ᱡᱚᱦᱟᱨ ᱜᱮ ᱜᱟᱛᱮ ᱠᱚ ᱟᱯᱮ ᱡᱚᱛᱚ ᱠᱚ ᱥᱟᱹᱜᱩᱱ ᱫᱟᱨᱟᱢ ᱱᱚᱣᱟ ᱯᱮᱲᱟ ᱦᱚᱲ ᱤᱭᱩᱴᱩᱵᱽ ᱪᱮᱱᱮᱞ ᱨᱮ ᱛᱮᱦᱮᱧ ᱱᱚᱣᱟ ᱯᱮᱲᱟ ᱦᱚᱲ ᱤᱭᱩᱴᱩᱵᱽ ᱪᱮᱱᱮᱞ ᱨᱮ ᱟᱯᱮ ᱡᱚᱛᱚ ᱠᱚ ᱥᱟᱹᱜᱩᱱ ᱫᱟᱨᱟᱢ ᱟᱨ ᱛᱮᱦᱮᱧᱟᱜ ᱱᱚᱣᱟ ᱵᱷᱤᱰᱤᱭᱳ ᱨᱮᱧ ᱵᱟᱲᱟᱭ ᱦᱚᱪᱚ ᱯᱮᱭᱟ ᱡᱮ ᱟᱵᱚᱭᱤᱡ ᱯᱷᱮᱵᱟᱨᱮᱴ ᱥᱤᱝᱜᱟᱨ ᱨᱟᱢ ᱢᱟᱱᱰᱤ ᱢᱟᱱᱛᱷᱞᱤ ᱤᱱᱠᱟᱢ ᱛᱤᱱᱟᱹᱜ ᱠᱟᱛᱮᱫ ᱛᱟᱭ ᱟᱵᱚᱭᱤᱡ ᱯᱷᱮᱵᱟᱨᱮᱴ ᱥᱤᱝᱜᱟᱨ ᱨᱟᱢ ᱢᱟᱱᱰᱤ ᱫᱚ ᱟᱭᱢᱟ ᱥᱮᱫ ᱛᱮ ᱠᱷᱚᱱ ᱟᱭᱢᱟ ᱞᱮᱠᱟᱭ ᱤᱱᱠᱟᱢᱮᱫ ᱨᱮᱦᱚᱸ ᱛᱮᱦᱮᱧ ᱫᱚᱵᱚᱱ ᱧᱮᱞ ᱛᱟᱭᱟ ᱤᱭᱩᱴᱩᱵᱽ ᱥᱮᱫ ᱠᱷᱚᱱ ᱨᱟᱢ ᱢᱟᱱᱰᱤ ᱢᱟᱱᱛᱷᱞᱤ ᱛᱤᱱᱟᱹᱜ ᱠᱟᱛᱮᱫ ᱤᱱᱠᱟᱢ ᱦᱩᱭᱩᱜ ᱠᱟᱱ ᱛᱟᱭᱟ ᱵᱷᱤᱰᱤᱭᱳ ᱵᱚᱱ ᱧᱮᱞ ᱞᱮᱜᱮ ᱟᱨ ᱵᱷᱤᱰᱤᱭᱳ ᱮᱛᱚᱦᱚᱵ ᱢᱟᱲᱟᱝ ᱥᱟᱱᱟᱢ ᱠᱚᱴᱷᱮᱱ ᱱᱮᱦᱚᱨ ᱢᱮᱱᱟᱜᱼᱟ ᱡᱟᱦᱟᱸᱭ ᱠᱚ ᱱᱚᱣᱟ ᱪᱮᱱᱮᱞ ᱟᱹᱣᱨᱤ ᱯᱮ ᱥᱟᱵᱥᱠᱨᱟᱭᱤᱵᱟ ᱥᱟᱵᱥᱠᱨᱟᱭᱤᱵ ᱯᱮ ᱟᱨ ᱜᱟᱛᱮ ᱠᱚᱴᱷᱮᱱ ᱥᱮᱭᱟᱨ ᱛᱟᱵᱚᱱ ᱯᱮ ᱛᱚ ᱜᱟᱛᱮ ᱠᱚ ᱡᱟᱦᱟᱸᱭᱟᱜ ᱜᱮ ᱡᱩᱫᱤ ᱤᱭᱩᱴᱩᱵᱽ ᱟᱨᱱᱤᱝ ᱥᱮ ᱤᱭᱩᱴᱩᱵᱽ ᱠᱷᱚᱱ ᱤᱱᱠᱟᱢ ᱧᱮᱞ ᱥᱟᱱᱟ ᱵᱚᱱ ᱠᱷᱟᱱ ᱱᱚᱝᱠᱟ ᱜᱮ ᱢᱤᱫ ᱜᱩᱜᱩᱞ ᱮᱯᱥ ᱨᱮ ᱦᱮᱡ ᱦᱩᱭᱩᱜ ᱛᱟᱵᱚᱱᱟ ᱟᱨ ᱱᱚᱸᱰᱮᱱᱟᱜ ᱥᱟᱨᱪ ᱵᱚᱠᱥ ᱨᱮ ᱚᱞ ᱦᱩᱭᱩᱜᱼᱟ ᱥᱳᱥᱟᱞ ᱵᱞᱮᱰ ᱟᱨ ᱥᱳᱥᱟᱞ ᱵᱞᱮᱰ ᱱᱚᱣᱟ ᱚᱞ ᱥᱟᱨᱪ ᱞᱮᱠᱷᱟᱱ ᱜᱮ ᱱᱚᱝᱠᱟ ᱢᱤᱫᱴᱮᱱ ᱯᱮᱡᱽ ᱦᱤᱡᱩᱜᱼᱟ ᱟᱨ ᱪᱮᱛᱟᱱ ᱨᱮᱜᱮ ᱯᱮ ᱧᱮᱞ ᱧᱟᱢᱮᱜᱼᱟ ᱡᱮ ᱚᱞ ᱢᱮᱱᱟᱜᱼᱟ ᱥᱳᱥᱟᱞ ᱵᱞᱮᱰ ᱰᱚᱴ ᱠᱚᱢ ᱱᱚᱣᱟ ᱪᱮᱛᱟᱱ ᱨᱮ ᱚᱞ ᱟᱠᱟᱱ ᱥᱳᱥᱟᱞ ᱵᱞᱮᱰ ᱚᱯᱷᱥᱮᱱ ᱨᱮ ᱴᱟᱪ ᱦᱩᱭᱩᱜᱼᱟ ᱤᱱᱟᱹ ᱠᱷᱟᱱ ᱜᱮ ᱱᱚᱝᱠᱟ ᱞᱮᱠᱟᱱ ᱢᱤᱫ ᱱᱚᱝᱠᱟ ᱞᱮᱠᱟᱱᱟᱜ ᱢᱤᱫᱴᱮᱱ ᱯᱮᱡᱽ ᱳᱯᱮᱱᱚᱜᱼᱟ ᱟᱨ ᱚᱱᱟ ᱯᱮᱡᱽ ᱨᱮ ᱮᱢ ᱟᱠᱟᱱᱟ ᱢᱤᱫᱴᱮᱱ ᱥᱟᱨᱪ ᱵᱚᱠᱥ ᱚᱱᱟ ᱥᱟᱨᱪ ᱵᱚᱠᱥ ᱨᱮ ᱚᱞ ᱦᱩᱭᱩᱜᱼᱟ ᱡᱟᱦᱟᱸ ᱤᱭᱩᱴᱩᱵᱽ ᱪᱮᱱᱮᱞ ᱨᱮᱭᱟᱜ ᱟᱨᱱᱤᱝ ᱟᱢᱮᱢ ᱧᱮᱞ ᱞᱟᱹᱜᱤᱫᱚᱜ ᱠᱟᱱᱟ ᱚᱱᱟ ᱪᱮᱱᱮᱞ ᱨᱮᱭᱟᱜ ᱧᱩᱛᱩᱢ ᱡᱮᱢᱚᱱ ᱟᱵᱚ ᱫᱚ ᱨᱟᱢ ᱢᱟᱱᱰᱤᱭᱟᱜ ᱤᱭᱩᱴᱩᱵᱽ ᱪᱮᱱᱮᱞ ᱨᱮᱭᱟᱜ ᱟᱨᱱᱤᱝ ᱵᱚᱱ ᱧᱮᱞ ᱞᱟᱹᱜᱤᱫᱚᱜ ᱠᱟᱱᱟ ᱚᱱᱟᱛᱮ ᱱᱚᱸᱰᱮ ᱥᱟᱨᱪ ᱵᱚᱠᱥ ᱨᱮᱵᱚᱱ ᱚᱞ ᱟᱠᱟᱫᱼᱟ ᱡᱮ ᱨᱟᱢ ᱢᱟᱱᱰᱤ ᱫᱤᱭᱮ ᱥᱟᱨᱪ ᱚᱯᱷᱥᱮᱱ ᱨᱮ ᱴᱟᱪ ᱦᱩᱭᱩᱜᱼᱟ ᱤᱱᱟᱹ ᱛᱟᱭᱚᱢ ᱱᱚᱝᱠᱟ ᱞᱮᱠᱟᱱᱟᱜ ᱢᱤᱫᱴᱮᱱ ᱯᱮᱡᱽ ᱳᱯᱮᱱᱚᱜᱼᱟ ᱱᱚᱰᱮ ᱡᱟᱦᱟᱸ ᱛᱤᱱᱟᱹᱜ ᱨᱟᱢ ᱢᱟᱱᱰᱤ ᱧᱩᱛᱩᱢ ᱛᱮ ᱪᱮᱱᱮᱞ ᱢᱮᱱᱟᱜᱼᱟ ᱡᱷᱚᱛᱚ ᱧᱩᱛᱩᱢ ᱜᱮ ᱥᱟᱵᱥᱠᱨᱟᱭᱵᱟᱨ ᱪᱮᱛᱟᱱ ᱰᱤᱯᱮᱱᱰ ᱠᱟᱛᱮ ᱞᱤᱥᱴ ᱢᱤᱫᱴᱮᱱ ᱵᱮᱱᱟᱜᱼᱟ ᱤᱱᱟᱹ ᱛᱟᱭᱚᱢ ᱵᱚᱱ ᱧᱮᱞ ᱧᱟᱢ ᱫᱟᱲᱮᱭᱟᱜ ᱠᱟᱱᱟ ᱡᱮ ᱨᱟᱢ ᱢᱟᱱᱰᱤ ᱧᱩᱛᱩᱢᱟᱱ ᱪᱮᱱᱮᱞ ᱠᱚ ᱨᱮᱭᱟᱜ ᱡᱚᱡᱚᱢ ᱛᱤ ᱥᱟᱭᱤᱰ ᱨᱮ ᱮᱢ ᱟᱠᱟᱱᱟ ᱢᱤᱫᱴᱮᱱ ᱥᱤᱞᱮᱠᱴ ᱵᱟᱴᱚᱱ ᱚᱱᱟ ᱥᱤᱞᱮᱠᱴ ᱚᱯᱷᱥᱮᱱ ᱨᱮᱵᱚᱱ ᱴᱟᱪᱟ ᱤᱱᱟᱹ ᱛᱟᱭᱚᱢ ᱱᱚᱝᱠᱟ ᱞᱮᱠᱟᱱᱟᱜ ᱢᱤᱫᱴᱮᱱ ᱯᱮᱡᱽ ᱳᱯᱮᱱᱚᱜᱼᱟ ᱱᱚᱸᱰᱮ ᱫᱚ ᱤᱭᱩᱴᱩᱵᱽ ᱪᱮᱱᱮᱞ ᱨᱮᱭᱟᱜ ᱥᱟᱱᱟᱢ ᱞᱮᱠᱟᱱᱟᱜ ᱰᱤᱴᱮᱞᱥ ᱵᱚᱱ ᱧᱮᱞ ᱧᱟᱢ ᱫᱟᱲᱮᱭᱟᱜᱼᱟ ᱡᱮᱞᱮᱠᱟ ᱟᱨ ᱛᱤᱱᱟᱹᱜ ᱜᱟᱱ ᱵᱷᱤᱰᱭᱳ ᱟᱯᱞᱳᱰ ᱟᱠᱟᱱᱟ ᱱᱚᱣᱟ ᱪᱮᱱᱮᱞ ᱨᱮ ᱟᱨ ᱛᱤᱱᱟᱹᱜ ᱥᱟᱵᱥᱠᱨᱟᱭᱵᱟᱨ ᱠᱚ ᱦᱩᱭ ᱟᱠᱟᱱᱟ ᱚᱱᱠᱟ ᱞᱮᱠᱟ ᱜᱮ ᱱᱚᱣᱟ ᱪᱮᱱᱮᱞ ᱨᱮ ᱛᱮᱦᱮᱧ ᱫᱷᱟᱹᱵᱤᱡ ᱛᱮ ᱛᱤᱱᱟᱹᱜ ᱟᱨᱱᱤᱝ ᱦᱩᱭ ᱟᱠᱟᱱᱟ ᱟᱨ ᱛᱤᱱᱟᱹᱜ ᱟᱨᱱᱤᱝ ᱦᱩᱭᱩᱜ ᱠᱟᱱᱟ ᱢᱟᱱᱛᱷᱞᱤ ᱥᱮ ᱵᱚᱪᱷᱚᱨ ᱨᱮ ᱛᱤᱱᱟᱹᱜ ᱟᱨᱱᱤᱝ ᱦᱩᱭᱩᱜ ᱠᱟᱱᱟ ᱱᱚᱣᱟ ᱪᱮᱱᱮᱞ ᱠᱷᱚᱱᱟᱜ ᱚᱱᱟ ᱥᱟᱱᱟᱢ ᱞᱮᱠᱟ ᱵᱚᱱ ᱧᱮᱞ ᱧᱟᱢ ᱫᱟᱲᱮᱭᱟᱜᱼᱟ

ᱛᱚ ᱜᱟᱛᱮ ᱠᱚ ᱱᱚᱣᱟ ᱛᱟᱦᱮᱸ ᱠᱟᱱᱟ ᱨᱟᱢ ᱢᱟᱱᱰᱤᱭᱟᱜ ᱤᱭᱩᱴᱩᱵᱽ ᱪᱮᱱᱮᱞ ᱠᱷᱚᱱᱟᱜ ᱟᱨᱱᱤᱝ ᱱᱚᱣᱟ ᱫᱚ ᱤᱱᱰᱤᱭᱟᱱ ᱨᱩᱯᱤ ᱨᱮ ᱠᱚᱱᱵᱷᱟᱨᱴ ᱛᱟᱵᱚᱱ ᱯᱮ ᱛᱟᱦᱚᱞᱮ ᱠᱷᱟᱱ ᱜᱮᱯᱮ ᱵᱟᱲᱟᱭ ᱧᱟᱢ ᱛᱟᱵᱚᱱᱟ ᱡᱮ ᱤᱱᱰᱤᱭᱟᱱ ᱨᱩᱯᱤ ᱨᱮ ᱛᱤᱱᱟᱹᱜ ᱦᱩᱭᱩᱜ ᱠᱟᱱ ᱛᱟᱭᱟ ᱨᱟᱢ ᱢᱟᱱᱰᱤ ᱨᱟᱢ ᱢᱟᱱᱰᱤᱭᱟᱜ ᱟᱨᱱᱤᱝ ᱢᱟ ᱮᱱᱠᱷᱟᱱ ᱜᱟᱛᱮ ᱠᱚᱧ ᱞᱟᱹᱭ ᱟᱯᱮ ᱠᱟᱱᱟ ᱡᱮ ᱚᱣᱟᱱ ᱰᱚᱞᱟᱨ ᱥᱚᱢᱟᱱ ᱤᱱᱰᱤᱭᱟᱱ ᱨᱩᱯᱤ ᱛᱮᱫᱚ ᱦᱩᱭᱩᱜ ᱠᱟᱱᱟ ᱛᱤᱭᱟᱛᱛᱳᱨ ᱴᱟᱠᱟ ᱢᱟᱱᱮ ᱥᱮᱵᱷᱮᱱᱴᱤ ᱛᱷᱨᱤ ᱨᱩᱯᱤ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱱᱚᱰᱮ ᱜᱮ ᱢᱩᱪᱟᱹᱫ ᱠᱟᱜ ᱠᱟᱱᱟ ᱧᱟᱯᱟᱢ ᱦᱩᱭᱩᱜᱼᱟ ᱟᱨᱦᱚᱸ ᱢᱤᱫᱴᱟᱝ ᱱᱟᱣᱟ ᱤᱱᱴᱟᱨᱮᱥᱴᱤᱝ ᱵᱷᱤᱰᱤᱭᱳ ᱟᱹᱜᱩ ᱠᱟᱛᱮ